ᱡᱚᱦᱟᱨ ᱜᱮ ᱛᱮᱦᱮᱧ ᱟᱹᱫᱤᱵᱟᱹᱥᱤ ᱥᱮᱸᱜᱮᱞ ᱚᱵᱷᱤᱡᱟᱱ ᱯᱟᱦᱴᱟ ᱥᱮᱫ ᱠᱷᱚᱱ ᱛᱮᱦᱮᱧ ᱟᱞᱮ ᱱᱚᱣᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱨᱮ ᱯᱚᱫᱚ ᱡᱟᱛᱨᱟ ᱞᱮ ᱦᱩᱭ ᱥᱟᱹᱛ ᱠᱮᱫᱟ ᱚᱱᱟ ᱞᱮᱠᱟᱛᱮ ᱛᱮᱦᱮᱧ ᱟᱞᱮ ᱱᱤᱭᱟᱹ ᱡᱟᱦᱟᱸ ᱟᱹᱫᱤᱵᱟᱹᱥᱤ ᱥᱮᱸᱜᱮᱞ ᱚᱵᱷᱤᱡᱟᱱᱟᱜ ᱮᱡᱮᱱᱰᱟ ᱡᱟᱦᱟᱸ ᱫᱚ ᱮᱠ ᱨᱮ ᱢᱟᱹᱡᱷᱤ ᱯᱟᱨᱜᱟᱱᱟ ᱥᱚᱥᱟᱥᱚᱱ ᱵᱮᱵᱚᱥᱛᱷᱟ ᱡᱟᱦᱟᱸ ᱥᱩᱫᱷᱟᱹᱨ ᱛᱮᱜᱮ ᱦᱩᱭᱩᱜᱚᱜᱼᱟ ᱚᱱᱟ ᱞᱮᱠᱟᱛᱮ ᱡᱟᱦᱟᱸ ᱫᱚ ᱵᱟᱨ ᱨᱮ ᱦᱮᱱᱟᱜᱼᱟ ᱱᱮᱥᱟ ᱢᱩᱠᱛᱚ ᱥᱚᱢᱟᱡᱽ ᱵᱮᱱᱟᱣ ᱛᱮᱜᱮ ᱦᱩᱭᱩᱜᱚᱜᱼᱟ ᱟᱨ ᱵᱟᱝᱠᱷᱟᱱ ᱟᱵᱚᱣᱟᱜ ᱥᱚᱢᱟᱡᱽ ᱱᱟᱪᱟᱨ ᱱᱤᱫᱷᱟᱹᱱ ᱥᱮᱫ ᱪᱟᱞᱟᱜ ᱠᱟᱱᱟ ᱚᱱᱟ ᱞᱮᱠᱟᱛᱮ ᱡᱟᱦᱟᱸ ᱫᱚ ᱯᱮ ᱨᱮ ᱦᱮᱱᱟᱜᱼᱟ ᱡᱟᱦᱟᱸ ᱫᱚ ᱟᱹᱫᱤᱵᱟᱹᱥᱤ ᱵᱷᱳᱴ ᱟᱨ ᱨᱟᱡᱽᱱᱤᱛᱤ ᱵᱩᱡᱷᱟᱹᱣ ᱞᱟᱹᱜᱤᱫ ᱛᱮ ᱡᱟᱦᱟᱸ ᱫᱚ ᱮᱡᱮᱱᱰᱟ ᱥᱟᱵ ᱨᱟᱠᱟᱵ ᱠᱟᱱᱟ ᱡᱟᱦᱟᱸ ᱫᱚ ᱨᱟᱡᱽᱱᱤᱛᱤ ᱠᱟᱛᱷᱟ ᱟᱵᱚᱨᱮᱱ ᱦᱚᱲ ᱵᱟᱝᱠᱚ ᱵᱩᱡᱷᱟᱹᱣ ᱫᱟᱲᱮᱭᱟᱜ ᱠᱟᱱᱟ ᱚᱱᱟ ᱠᱚ ᱟᱵᱚ ᱱᱟᱯᱟᱭ ᱛᱮ ᱵᱩᱡᱷᱟᱹᱣ ᱦᱚᱪᱚ ᱠᱚ ᱦᱩᱭᱩᱜ ᱛᱟᱵᱚᱱᱟ ᱟᱨ ᱚᱱᱟ ᱞᱮᱠᱟᱜᱮ ᱡᱟᱦᱟᱸ ᱫᱚ ᱟᱵᱚᱣᱟᱜ ᱯᱩᱱ ᱨᱮ ᱦᱮᱱᱟᱜ ᱡᱟᱦᱟᱸ ᱟᱹᱫᱤᱵᱟᱹᱥᱤ ᱪᱟᱹᱠᱨᱤᱡᱤᱵᱤ ᱟᱨ ᱵᱩᱫᱽᱫᱷᱤᱡᱤᱵᱤ ᱟᱨ ᱪᱷᱟᱛᱨᱚ ᱠᱚ ᱱᱩᱠᱩ ᱠᱚ ᱟᱵᱚᱣᱟᱜ ᱱᱚᱣᱟ ᱵᱤᱪᱟᱹᱨ ᱵᱟᱝ ᱠᱚ ᱟᱹᱜᱩᱭᱮᱫᱟ ᱟᱨ ᱥᱚᱢᱟᱡᱽ ᱥᱮ ᱵᱟᱝ ᱠᱚ ᱜᱚᱲᱚᱜ ᱠᱟᱱᱟ ᱚᱱᱟ ᱠᱷᱟᱹᱛᱤᱨ ᱛᱮ ᱱᱚᱣᱟ ᱵᱤᱥᱮᱥ ᱟᱹᱫᱤᱵᱟᱹᱥᱤ ᱥᱮᱸᱜᱮᱞ ᱚᱵᱷᱤᱡᱟᱱ ᱯᱟᱦᱴᱟ ᱥᱮᱫ ᱠᱷᱚᱱ ᱱᱚᱣᱟᱭ ᱢᱮᱱᱫᱟ ᱡᱮ ᱟᱵᱚᱨᱮᱱ ᱪᱟᱹᱠᱨᱤᱡᱤᱵᱤ ᱵᱩᱫᱽᱫᱷᱤᱡᱤᱵᱤ ᱟᱨ ᱰᱟᱠᱛᱟᱨ ᱤᱧᱡᱤᱱᱤᱭᱟᱨ ᱯᱨᱚᱯᱷᱮᱥᱟᱨ ᱠᱚ ᱥᱟᱱᱟᱢ ᱠᱚ ᱜᱚᱲᱚᱜ ᱢᱟ ᱚᱱᱟ ᱞᱮᱠᱟᱛᱮ ᱟᱨ ᱪᱷᱟᱛᱨᱚ ᱡᱩᱵᱚ ᱪᱷᱟᱛᱨᱚ ᱠᱚᱦᱚᱸ ᱠᱚ ᱜᱚᱲᱚᱜ ᱢᱟ ᱚᱱᱟ ᱞᱮᱠᱟᱛᱮ ᱟᱨᱦᱚᱸ ᱢᱚᱬᱮ ᱨᱮ ᱦᱮᱱᱟᱜᱼᱟ ᱡᱟᱦᱟᱸ ᱫᱚ ᱟᱹᱫᱤᱵᱟᱹᱥᱤ ᱢᱚᱦᱤᱞᱟ ᱠᱚ ᱡᱟᱛᱮ ᱥᱚᱥᱚᱠᱛᱤᱠᱚᱨᱚᱱ ᱦᱩᱭᱩᱜ ᱛᱟᱠᱚ ᱡᱮᱢᱚᱱ ᱱᱤᱭᱟᱹ ᱵᱷᱟᱨᱚᱛ ᱫᱤᱥᱚᱢ ᱨᱮ ᱟᱭᱢᱟ ᱜᱚᱴᱟᱝ ᱡᱟᱹᱛᱤ ᱜᱳᱥᱴᱤ ᱦᱮᱱᱟᱜ ᱠᱚᱣᱟ ᱩᱱᱠᱩ ᱨᱮᱱ ᱠᱩᱲᱤ ᱜᱤᱫᱽᱨᱟᱹ ᱠᱚ ᱥᱮ ᱛᱤᱨᱞᱟᱹ ᱦᱚᱯᱚᱱ ᱠᱚ ᱟᱹᱰᱤ ᱥᱩᱠ ᱥᱮ ᱥᱟᱱᱛᱤ ᱥᱮ ᱟᱹᱰᱤ ᱱᱟᱯᱟᱭ ᱦᱮᱱᱟᱜ ᱠᱚᱣᱟ ᱢᱮᱱᱠᱷᱟᱱ ᱟᱵᱚᱨᱮᱱ ᱛᱤᱨᱞᱟᱹ ᱦᱚᱯᱚᱱ ᱪᱮᱛᱟᱱ ᱨᱮᱜᱮ ᱪᱮᱫᱟᱜ ᱱᱩᱱᱟᱹᱜ ᱜᱟᱱ ᱟᱱᱟᱴ ᱮᱴᱠᱮᱴᱚᱬᱮ ᱥᱮ ᱪᱮᱫᱟᱜ ᱩᱱᱟᱹᱜ ᱜᱟᱱ ᱱᱟᱦᱟᱪᱟᱨ ᱦᱩᱭᱩᱜᱚᱜ ᱠᱟᱱᱟ ᱩᱱᱠᱩ ᱛᱟᱞᱟᱨᱮ ᱩᱱᱠᱩ ᱦᱚᱸ ᱡᱟᱛᱮ ᱥᱚᱥᱚᱠᱛᱤᱠᱚᱨᱚᱱ ᱦᱩᱭᱩᱜ ᱢᱟ ᱩᱱᱠᱩ ᱟᱨ ᱥᱚᱥᱚᱠᱛᱤᱠᱚᱨᱚᱱ ᱵᱚᱱ ᱵᱮᱱᱟᱣ ᱫᱟᱲᱮ ᱟᱠᱚ ᱢᱟ ᱚᱱᱟ ᱞᱟᱹᱜᱤᱫ ᱜᱮ ᱛᱮᱦᱮᱧᱟᱜ ᱱᱚᱜᱼᱚᱭ ᱱᱤᱭᱟᱹ ᱵᱮᱱᱟᱨ ᱨᱮ ᱡᱟᱦᱟᱸ ᱫᱚ ᱮᱡᱮᱱᱰᱟ ᱞᱮᱠᱟᱛᱮ ᱥᱟᱵ ᱨᱟᱠᱟᱵ ᱦᱩᱭ ᱟᱠᱟᱱ ᱥᱮ ᱮᱡᱮᱱᱰᱟ ᱞᱮᱠᱟᱛᱮ ᱡᱟᱦᱟᱸ ᱫᱚ ᱮᱢ ᱦᱩᱭ ᱟᱠᱟᱱ ᱱᱚᱣᱟ ᱱᱚᱭᱮ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱤᱫᱤ ᱠᱟᱛᱮ ᱟᱹᱰᱤ ᱱᱟᱯᱟᱭ ᱥᱟᱺᱦᱤᱡ ᱛᱮ ᱛᱮᱦᱮᱧᱟᱜ ᱨᱮᱞᱤ ᱞᱮ ᱠᱟᱹᱢᱤ ᱥᱟᱹᱛ ᱠᱮᱫᱟ ᱟᱨ ᱚᱱᱟ ᱞᱮᱠᱟ ᱛᱮᱜᱮ ᱛᱮᱦᱮᱧ ᱟᱞᱮ ᱠᱩᱥᱩᱢᱩᱰᱤ ᱵᱞᱚᱠ ᱯᱟᱦᱴᱟ ᱥᱮᱫ ᱠᱷᱚᱱ ᱤᱧ ᱠᱩᱥᱩᱢᱩᱰᱤ ᱵᱞᱚᱠ ᱯᱟᱦᱴᱟ ᱡᱟᱦᱟᱸ ᱫᱚ ᱠᱩᱥᱩᱢᱩᱰᱤ ᱵᱞᱚᱠ ᱥᱚᱵᱷᱟᱯᱚᱛᱤ ᱯᱨᱚᱫᱤᱯ ᱢᱩᱨᱢᱩ ᱟᱨ ᱛᱮᱦᱮᱧ ᱱᱚᱣᱟ ᱡᱚᱲᱟᱣ ᱨᱮ ᱢᱮᱱᱟᱜ ᱠᱚ ᱥᱟᱱᱟᱢ ᱜᱟᱛᱮ ᱟᱨ ᱵᱚᱭᱦᱟ ᱠᱚ ᱤᱧ ᱥᱮᱫ ᱠᱷᱚᱱ ᱟᱹᱰᱤ ᱟᱹᱰᱤ ᱥᱟᱨᱦᱟᱣ ᱟᱨ ᱜᱩᱱ ᱢᱟᱱᱟᱣ ᱡᱚᱦᱟᱨ